ᱱᱚᱣᱟ ᱤᱞᱮᱠᱥᱚᱱ ᱨᱮᱱᱟᱜ ᱜᱚᱨᱢᱟ ᱜᱚᱨᱢᱤ ᱵᱷᱤᱛᱨᱤ ᱨᱮ ᱱᱚᱣᱟ ᱟᱵᱚ ᱥᱤᱧᱚᱛ ᱫᱤᱥᱚᱢ ᱨᱮ ᱠᱩᱲᱤ ᱠᱚ ᱪᱮᱛᱟᱱ ᱨᱮ ᱡᱚᱛᱚ ᱠᱷᱚᱱ ᱢᱟᱨᱟᱝ ᱱᱟᱦᱟᱪᱟᱨ ᱠᱟᱹᱢᱤ ᱨᱮᱱᱟᱜ ᱥᱠᱟᱱᱰᱟᱞ ᱵᱟᱝᱢᱟ ᱠᱷᱚᱵᱚᱨ ᱥᱟᱢᱱᱟ ᱛᱮ ᱥᱮᱴᱮᱨ ᱟᱠᱟᱱᱟ ᱱᱚᱜᱼᱚᱭ ᱱᱚᱣᱟ ᱠᱤᱪᱷᱩ ᱫᱤᱱ ᱞᱟᱦᱟ ᱨᱮ ᱠᱚᱨᱱᱟᱴᱚᱠ ᱨᱟᱡᱽᱡᱚ ᱨᱮᱱᱟᱜ ᱵᱚᱥ ᱥᱴᱟᱱᱰ ᱨᱮᱞᱣᱮ ᱥᱴᱮᱥᱚᱱ ᱢᱮᱰᱤᱠᱟᱞ ᱡᱟᱦᱟᱸ ᱨᱮ ᱦᱚᱲ ᱠᱚ ᱜᱟᱫᱮᱞᱚᱜᱼᱟ ᱛᱚ ᱚᱱᱠᱟᱱ ᱡᱟᱭᱜᱟ ᱨᱮ ᱢᱤᱢᱤᱫ ᱦᱚᱲ ᱜᱮ ᱵᱟᱨᱭᱟ ᱯᱮᱭᱟ ᱯᱮᱱ ᱰᱨᱟᱭᱤᱵᱷ ᱠᱚ ᱧᱟᱢ ᱠᱮᱜᱼᱟ ᱛᱚᱵᱮ ᱦᱚᱲ ᱦᱟᱦᱟᱲᱟ ᱜᱮᱠᱚ ᱵᱩᱡᱷᱟᱹᱣ ᱠᱮᱜᱼᱟ ᱪᱮᱫ ᱞᱮᱠᱟᱨᱮ ᱢᱤᱫ ᱦᱚᱲ ᱜᱮ ᱵᱟᱨᱭᱟ ᱯᱮᱭᱟ ᱯᱮᱱ ᱰᱨᱟᱭᱤᱵᱷ ᱮ ᱧᱟᱢᱮᱜᱼᱟ ᱛᱚᱵᱮ ᱱᱚᱰᱮ ᱵᱟᱰᱟᱭ ᱵᱟᱠᱷᱨᱟᱧ ᱞᱟᱹᱭᱟ ᱯᱮᱱ ᱰᱨᱟᱭᱤᱵᱷ ᱫᱚ ᱪᱮᱫ ᱠᱟᱱᱟ ᱯᱮᱱ ᱰᱨᱟᱭᱤᱵᱷ ᱫᱚ ᱟᱯᱮ ᱡᱟᱦᱟᱸ ᱯᱮ ᱵᱟᱰᱟᱭᱟ ᱢᱳᱵᱟᱭᱤᱞ ᱯᱷᱳᱱ ᱨᱮ ᱢᱮᱢᱳᱨᱤ ᱠᱟᱨᱰ ᱵᱚ ᱞᱟᱜᱟᱣᱮᱜᱼᱟ ᱟᱨ ᱚᱱᱟ ᱢᱮᱢᱳᱨᱤ ᱠᱟᱨᱰ ᱨᱮ ᱯᱷᱳᱴᱳ ᱥᱮᱨᱮᱧ ᱵᱷᱤᱰᱤᱭᱳ ᱮᱢᱟᱱ ᱠᱚᱵᱚ ᱫᱚᱦᱚᱭᱟ ᱚᱱᱠᱟᱜᱮ ᱯᱮᱱ ᱰᱨᱟᱭᱤᱵᱷ ᱦᱚᱸ ᱢᱤᱫᱴᱤᱡ ᱢᱮᱢᱳᱨᱤ ᱠᱟᱨᱰ ᱠᱟᱱ ᱜᱮᱭᱟ ᱡᱟᱦᱟᱸ ᱫᱚ ᱠᱚᱢᱯᱩᱴᱚᱨ ᱨᱮᱵᱚᱱ ᱞᱟᱜᱟᱣᱟ ᱛᱚᱵᱮ ᱚᱱᱟ ᱯᱮᱱ ᱰᱨᱟᱭᱤᱵᱷ ᱡᱟᱦᱟᱸ ᱛᱤᱱ ᱨᱮ ᱦᱚᱲ ᱠᱚᱢᱯᱩᱴᱚᱨ ᱨᱮ ᱤᱫᱤ ᱠᱟᱛᱮ ᱠᱚ ᱞᱟᱜᱟᱣ ᱠᱟᱛᱮ ᱠᱚ ᱧᱮᱞ ᱠᱮᱜᱼᱟ ᱛᱚᱵᱮ ᱚᱱᱟ ᱯᱮᱱ ᱰᱨᱟᱭᱤᱵᱷ ᱨᱮ ᱡᱟᱦᱟᱸ ᱵᱷᱤᱰᱤᱭᱳ ᱛᱟᱦᱮᱸ ᱠᱟᱱᱟ ᱚᱱᱟ ᱵᱷᱤᱰᱤᱭᱳ ᱧᱮᱞᱛᱮ ᱦᱚᱲᱟᱜ ᱢᱮᱫ ᱠᱷᱚᱱ ᱢᱮᱫ ᱫᱟᱜ ᱜᱮ ᱡᱚᱨᱚᱭᱮᱱᱟ ᱚᱱᱟ ᱵᱷᱤᱰᱤᱭᱳ ᱨᱮ ᱚᱱᱠᱟᱱ ᱫᱨᱩᱥᱥᱚ ᱛᱟᱦᱮᱸ ᱠᱟᱱᱟ ᱡᱟᱦᱟᱸ ᱫᱚ ᱠᱩᱲᱤ ᱠᱚ ᱢᱤᱫᱴᱟᱝ ᱠᱚᱲᱟᱦᱟᱜ ᱛᱤ ᱡᱟᱸᱜᱟ ᱨᱮ ᱪᱟᱹᱯᱩ ᱠᱟᱛᱮ ᱠᱚ ᱢᱮᱱᱮᱜᱼᱟ ᱤᱧ ᱫᱚ ᱟᱲᱟᱜ ᱠᱟᱹᱧ ᱢᱮ ᱤᱧ ᱫᱚ ᱟᱲᱟᱜ ᱠᱟᱹᱧ ᱢᱮ ᱤᱧ ᱫᱚ ᱟᱨ ᱚᱱᱟ ᱯᱮᱱ ᱰᱨᱟᱭᱤᱵᱷ ᱨᱮ ᱢᱤᱫᱴᱤᱡ ᱫᱚ ᱵᱟᱝ ᱵᱟᱨᱭᱟ ᱫᱚ ᱵᱟᱝ ᱯᱮᱭᱟ ᱵᱟᱝ ᱯᱩᱱᱭᱟᱹ ᱵᱟᱝ ᱫᱩ ᱦᱟᱡᱟᱨ ᱱᱚ ᱥᱚ ᱪᱷᱚᱥᱛᱚᱨᱤᱴᱤ ᱵᱷᱤᱰᱤᱭᱳ ᱚᱱᱠᱟᱱᱟᱜ ᱛᱟᱦᱮᱸ ᱠᱟᱱᱟ ᱥᱟᱱᱟᱢ ᱠᱚ ᱡᱚᱦᱟᱨ ᱤᱧ ᱫᱩᱞᱟᱨᱟᱢ ᱟᱨ ᱛᱮᱦᱮᱧᱟᱜ ᱱᱚᱣᱟ ᱵᱷᱤᱰᱤᱭᱳ ᱛᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱚᱵᱮ ᱱᱚᱣᱟ ᱠᱷᱚᱵᱚᱨ ᱫᱚ ᱦᱩᱭᱩᱜ ᱠᱟᱱᱟ ᱠᱚᱨᱱᱟᱴᱚᱠᱚ ᱨᱟᱡᱽᱡᱚ ᱨᱤᱱᱤᱡ ᱮᱢ ᱯᱤᱭᱟᱜ ᱡᱟᱦᱟᱸᱭ ᱫᱚ ᱱᱤᱭᱟᱹ ᱪᱟᱞᱟᱣᱮᱱ ᱤᱞᱮᱠᱥᱚᱱ ᱨᱮ ᱮᱢ ᱯᱤ ᱛᱤᱸᱜᱩ ᱞᱮᱱᱟᱭ ᱟᱨᱮ ᱫᱟᱲᱮ ᱞᱮᱱ ᱛᱟᱦᱮᱸᱫ ᱟᱨ ᱱᱤᱭᱟᱹ ᱫᱷᱟᱣ ᱦᱚᱸᱜᱮ ᱮᱢ ᱯᱤ ᱴᱤᱠᱮᱴ ᱵᱤ ᱡᱮ ᱯᱤ ᱠᱷᱚᱱ ᱧᱟᱢ ᱠᱟᱛᱮᱫ ᱮᱢ ᱯᱤ ᱨᱮ ᱛᱤᱸᱜᱩ ᱟᱠᱟᱱᱟᱭ ᱟᱨ ᱤᱞᱮᱠᱥᱚᱱ ᱮ ᱞᱟᱹᱲᱦᱟᱹᱭ ᱟᱠᱟᱫᱼᱟ ᱛᱚᱵᱮ ᱱᱚᱣᱟ ᱤᱞᱮᱠᱥᱚᱱ ᱵᱷᱤᱛᱨᱤ ᱵᱷᱤᱛᱨᱤ ᱛᱮ ᱢᱤᱫᱴᱤᱡ ᱚᱱᱠᱟᱱᱟᱜ ᱠᱷᱚᱵᱚᱨ ᱛᱟᱭ ᱥᱟᱢᱱᱟ ᱛᱮ ᱦᱮᱡ ᱟᱠᱟᱱᱟ ᱡᱟᱦᱟᱸ ᱫᱚ ᱟᱵᱚ ᱱᱚᱣᱟ ᱥᱤᱧᱚᱛ ᱫᱤᱥᱚᱢ ᱯᱩᱨᱟᱹᱭ ᱦᱤᱞᱟᱹᱣ ᱩᱛᱟᱹᱨ ᱟᱠᱟᱫᱼᱟ ᱛᱚᱵᱮ ᱱᱚᱝᱠᱟᱱ ᱥᱠᱟᱱᱰᱟᱞ ᱫᱚ ᱡᱟᱦᱟᱸ ᱠᱩᱲᱤ ᱠᱚ ᱪᱮᱛᱟᱱ ᱨᱮ ᱱᱟᱦᱟᱪᱟᱨ ᱦᱩᱭ ᱞᱟᱱᱟ ᱯᱟᱞᱮᱱ ᱱᱚᱣᱟ ᱜᱮ ᱚᱱᱠᱟᱱᱟᱜ ᱡᱚᱛᱚ ᱠᱷᱚᱱ ᱢᱟᱨᱟᱝᱟ ᱡᱟᱦᱟᱸ ᱢᱟᱲᱟᱝ ᱛᱮ ᱦᱩᱭ ᱵᱟᱲᱟ ᱟᱠᱟᱱ ᱚᱱᱟ ᱵᱷᱤᱛᱨᱤ ᱠᱷᱚᱱ᱾ ᱛᱚᱵᱮ ᱱᱚᱝᱠᱟᱱ ᱠᱟᱹᱢᱤ ᱫᱚ ᱱᱩᱭ ᱮᱠᱞᱟ ᱫᱚ ᱵᱟᱭ ᱠᱟᱹᱢᱤ ᱟᱠᱟᱫᱼᱟ᱾ ᱚᱱᱠᱟ ᱜᱮ ᱟᱨ ᱦᱚᱸ ᱟᱹᱰᱤ ᱜᱟᱱ ᱮᱢᱮᱞᱮ ᱮᱢᱯᱤ ᱠᱚ ᱦᱚᱸ ᱱᱚᱝᱠᱟ ᱠᱚ ᱠᱟᱹᱢᱤ ᱟᱠᱟᱫ ᱜᱮᱭᱟ᱾ ᱱᱚᱣᱟ ᱤᱞᱮᱠᱥᱚᱱ ᱞᱟᱹᱲᱦᱟᱹᱭ ᱢᱟᱲᱟᱝ ᱨᱮ ᱡᱟᱦᱟᱸ ᱛᱤᱱᱟᱹᱝ ᱜᱮ ᱟᱵᱚ ᱨᱟᱡᱽᱱᱮᱛᱟ ᱢᱮᱱᱟᱜ ᱠᱚ ᱮᱢᱮᱞᱮ ᱮᱢᱯᱤ ᱢᱮᱱᱟᱜ ᱠᱚ᱾ ᱛᱚ ᱩᱱᱠᱩ ᱟᱠᱚᱣᱟᱜ ᱯᱩᱨᱟᱹ ᱠᱚᱲᱟ ᱪᱤᱴᱷᱟ ᱟᱠᱚᱣᱟᱜ ᱪᱮᱫ ᱠᱮᱥ ᱢᱮᱱᱟᱜᱼᱟ ᱚᱠᱟᱨᱮ ᱪᱮᱫ ᱠᱚ ᱠᱟᱨᱱᱟᱢᱟ ᱟᱠᱟᱜᱼᱟ ᱛᱚᱵᱮ ᱚᱱᱟ ᱨᱮᱭᱟᱜ ᱟᱯᱷᱤᱰᱤᱯᱤᱴ ᱯᱚᱞᱤᱴᱤᱠᱟᱞ ᱯᱟᱨᱴᱤ ᱴᱷᱮᱱ ᱠᱚ ᱫᱚᱦᱚᱭᱟ ᱛᱚᱵᱮ ᱩᱱᱠᱩ ᱯᱚᱞᱤᱴᱤᱠᱟᱞ ᱯᱟᱨᱴᱤ ᱴᱷᱮᱱ ᱫᱚ ᱱᱩᱠᱩ ᱟᱵᱚ ᱮᱢᱮᱞᱮ ᱮᱢᱯᱤᱭᱟᱜ ᱡᱚᱛᱚ ᱠᱟᱨᱱᱟᱢᱟ ᱦᱟᱜ ᱨᱮᱠᱚᱨᱰ ᱛᱟᱦᱮᱱᱟ᱾ ᱮᱱᱛᱮ ᱨᱮᱦᱚᱸ ᱩᱱᱠᱩ ᱱᱩᱠᱩ ᱯᱚᱞᱤᱴᱤᱠᱟᱞ ᱯᱟᱨᱴᱤ ᱴᱤᱠᱮᱴ ᱮᱢ ᱠᱟᱛᱮ ᱵᱷᱳᱴ ᱠᱚ ᱧᱟᱢᱮᱜᱼᱟ ᱟᱨ ᱠᱚ ᱫᱟᱲᱮᱜ ᱠᱟᱱ ᱜᱮᱭᱟ᱾ ᱛᱚᱵᱮ ᱚᱱᱠᱟ ᱜᱮ ᱢᱤᱫᱴᱤᱡ ᱚᱨᱜᱟᱱᱟᱭᱡᱮᱥᱚᱱ ᱡᱟᱦᱟᱸ ᱫᱚ ᱮᱰᱤᱮᱟᱨ ᱚᱨᱜᱟᱱᱟᱭᱡᱮᱥᱚᱱ ᱛᱚᱵᱮ ᱩᱱᱤᱭᱟᱜ ᱫᱩᱭ ᱦᱟᱡᱟᱨ ᱛᱮᱭᱤᱥ ᱨᱤᱯᱳᱨᱴ ᱚᱱᱩᱥᱟᱨᱮ, ᱥᱚᱭ ᱪᱚᱣᱛᱨᱤᱥ ᱴᱤ ᱮᱢ ᱮᱞ ᱮ ᱟᱨ ᱮᱢ ᱯᱤ ᱱᱚᱝᱠᱟ ᱠᱩᱲᱤ ᱪᱮᱛᱟᱱ ᱨᱮ ᱱᱟᱦᱟᱪᱟᱨ ᱠᱟᱹᱢᱤ ᱠᱟᱛᱮᱫ ᱱᱤᱛᱚᱜ ᱫᱷᱟᱹᱵᱤᱡ ᱛᱮ ᱮᱢ ᱮᱞ ᱮ ᱟᱨ ᱮᱢ ᱯᱤ ᱢᱮᱱᱟᱜ ᱟᱠᱟᱫ ᱠᱚᱣᱟ ᱟᱨ ᱤᱞᱮᱠᱥᱚᱱ ᱞᱟᱹᱲᱦᱟᱹᱭ ᱠᱟᱛᱮᱫ ᱠᱚ ᱫᱟᱲᱮ ᱟᱠᱟᱱ ᱜᱮᱭᱟ ᱛᱚᱵᱮ ᱟᱯᱮ ᱠᱚ ᱵᱟᱠᱷᱨᱟ ᱛᱤᱧ ᱞᱟᱹᱭ ᱫᱚᱦᱚᱭᱟ ᱪᱮᱫ ᱟᱯᱮ ᱨᱮᱱ ᱮᱢ ᱮᱞ ᱮ ᱮᱢ ᱯᱤ ᱦᱚᱸ ᱱᱚᱝᱠᱟᱱᱟᱜ ᱠᱟᱹᱢᱤ ᱨᱮ ᱞᱤᱯᱛᱚ ᱵᱟᱹᱱᱩᱜ ᱠᱚᱣᱟ ᱛᱚ ᱛᱚᱵᱮ ᱱᱤᱭᱟᱹ ᱫᱷᱟᱣ ᱵᱷᱳᱴ ᱨᱮ ᱟᱯᱮ ᱨᱮᱱ ᱮᱢ ᱮᱞ ᱮ ᱮᱢ ᱯᱤ ᱟᱯᱮ ᱵᱟᱰᱟᱭ ᱠᱟᱛᱮᱫ ᱵᱷᱳᱴ ᱯᱮ ᱮᱢᱟ ᱠᱚᱣᱟ ᱟᱨ ᱯᱮ ᱵᱟᱪᱷᱟᱣ ᱠᱚᱣᱟ ᱛᱚᱵᱮ ᱫᱮᱞᱟ ᱵᱚ ᱠᱷᱚᱵᱚᱨ ᱥᱮᱱ ᱵᱚᱱ ᱥᱮᱱ ᱞᱮᱱ ᱜᱮ ᱛᱚᱵᱮ ᱡᱟᱦᱟᱸ ᱞᱮᱠᱟᱧ ᱞᱟᱹᱭ ᱠᱮᱜᱼᱟ ᱠᱚᱨᱱᱟᱴᱚᱠ ᱨᱟᱡᱽᱡᱚ ᱨᱤᱱᱤᱡ ᱮᱢᱯᱤ ᱡᱟᱦᱟᱸᱭ ᱫᱚ ᱦᱩᱭᱩᱜ ᱠᱟᱱᱟ ᱯᱨᱚᱡᱚᱞᱚᱱ ᱨᱮᱵᱷᱮᱱᱱᱟ ᱛᱚ ᱩᱱᱤᱭᱟᱜ ᱯᱷᱮᱢᱤᱞᱤ ᱵᱮᱠᱜᱨᱟᱣᱩᱱᱰ ᱡᱩᱫᱤ ᱵᱚ ᱧᱮᱞᱟ ᱛᱚᱵᱮ ᱱᱩᱭ ᱫᱚ ᱠᱚᱨᱱᱟᱴᱚᱠ ᱨᱟᱡᱽᱡᱚ ᱨᱤᱱᱤᱡ ᱡᱚᱛᱚ ᱠᱷᱚᱱ ᱢᱟᱨᱟᱝ ᱯᱚᱞᱤᱴᱤᱠᱟᱞ ᱯᱷᱮᱢᱤᱞᱤ ᱨᱤᱱᱤᱡ ᱜᱤᱫᱽᱨᱟᱹ ᱠᱟᱱᱟᱭ ᱟᱡ ᱜᱚᱲᱚᱢ ᱦᱟᱲᱟᱢ ᱩᱱᱤ ᱫᱚ ᱟᱵᱚ ᱱᱚᱣᱟ ᱥᱤᱧᱚᱛ ᱫᱤᱥᱚᱢ ᱨᱤᱱᱤᱡ ᱯᱨᱚᱫᱷᱟᱱ ᱢᱚᱱᱛᱨᱤ ᱦᱚᱸᱭ ᱛᱟᱦᱮᱸ ᱞᱮᱱᱟ ᱟᱨ ᱠᱚᱨᱱᱟᱴᱚᱠ ᱨᱟᱡᱽᱡᱚ ᱨᱤᱱᱤᱡ ᱢᱩᱠᱷᱭᱚ ᱢᱚᱱᱛᱨᱤ ᱦᱚᱸᱭ ᱛᱟᱦᱮᱸ ᱠᱟᱱᱟ ᱛᱚᱵᱮ ᱚᱱᱠᱟᱱᱤᱡ ᱦᱚᱲ ᱛᱮᱦᱮᱧ ᱱᱚᱣᱟ ᱠᱩᱲᱤ ᱠᱚ ᱪᱮᱛᱟᱱ ᱨᱮ ᱱᱟᱦᱟᱪᱟᱨ ᱠᱟᱹᱢᱤ ᱨᱮᱱᱟᱝ ᱵᱷᱤᱰᱤᱭᱳ ᱛᱟᱭ ᱥᱟᱢᱱᱟ ᱛᱮ ᱥᱚᱫᱚᱨ ᱟᱠᱟᱱᱟ ᱛᱚᱵᱮ ᱠᱷᱚᱵᱚᱨ ᱫᱚ ᱱᱚᱝᱠᱟ ᱱᱚᱜᱼᱚᱭ ᱠᱤᱪᱷᱩ ᱫᱤᱱ ᱞᱟᱦᱟᱨᱮ ᱠᱚᱨᱱᱟᱴᱚᱠ ᱨᱟᱡᱽᱡᱚ ᱨᱮᱱᱟᱝ ᱵᱚᱥ ᱥᱴᱟᱱᱰ ᱨᱮᱞᱣᱮ ᱥᱴᱮᱥᱚᱱ ᱢᱮᱰᱤᱠᱟᱞ ᱠᱚᱞᱮᱡᱽ ᱨᱳᱰ ᱡᱟᱦᱟᱸᱨᱮ ᱦᱚᱲ ᱠᱚ ᱜᱟᱫᱮᱞᱚᱜᱼᱟ ᱛᱚᱵᱮ ᱚᱱᱠᱟᱱ ᱡᱟᱭᱜᱟ ᱨᱮ ᱯᱮᱱ ᱰᱨᱟᱭᱤᱵᱷ ᱧᱟᱢᱮᱱᱟ ᱟᱨ ᱡᱟᱦᱟᱸ ᱛᱤᱱ ᱨᱮ ᱚᱱᱟ ᱯᱮᱱ ᱰᱨᱟᱭᱤᱵᱷ ᱤᱫᱤ ᱠᱟᱛᱮᱫ ᱦᱚᱲ ᱠᱚ ᱧᱮᱞ ᱠᱮᱜᱼᱟ ᱚᱱᱟᱨᱮ ᱪᱮᱫ ᱢᱮᱱᱟᱜᱼᱟ ᱛᱚᱵᱮ ᱚᱱᱟᱨᱮ ᱚᱱᱠᱟᱱ ᱵᱷᱤᱰᱤᱭᱳ ᱛᱟᱦᱮᱸ ᱠᱟᱱᱟ ᱡᱟᱦᱟᱸ ᱫᱚ ᱯᱨᱚᱡᱚᱞᱚᱱ ᱨᱮᱵᱷᱮᱱᱱᱟᱦᱟᱜ ᱡᱟᱸᱜᱟ ᱛᱤᱨᱮ ᱪᱟᱹᱯᱩ ᱠᱟᱛᱮ ᱠᱩᱲᱤ ᱠᱚ ᱢᱮᱱᱮᱜᱼᱟ ᱤᱧ ᱫᱚ ᱟᱲᱟᱜ ᱠᱟᱹᱧ ᱢᱮ ᱤᱧ ᱫᱚ ᱟᱲᱟᱜ ᱠᱟᱹᱧ ᱢᱮ ᱤᱧ ᱫᱚ ᱟᱲᱟᱜ ᱠᱟᱹᱧ ᱢᱮ ᱮᱱᱛᱮ ᱨᱮᱦᱚᱸ ᱩᱱᱤ ᱯᱨᱚᱡᱚᱞᱚᱱ ᱚᱱᱟ ᱵᱷᱤᱰᱤᱭᱳ ᱨᱮ ᱞᱟᱸᱫᱟ ᱞᱟᱸᱫᱟ ᱛᱮ ᱟᱡ ᱥᱩᱴᱤᱝ ᱮ ᱪᱟᱹᱞᱩ ᱟᱠᱟᱫ ᱜᱮᱭᱟ ᱛᱚᱵᱮ ᱢᱤᱫᱴᱤᱡ ᱵᱟᱝ ᱵᱟᱨᱭᱟ ᱵᱟᱝ ᱯᱮᱭᱟ ᱵᱟᱝ ᱯᱩᱱᱭᱟᱹ ᱵᱟᱝ ᱚᱱᱠᱟ ᱫᱩᱭ ᱦᱟᱡᱟᱨ ᱱᱚ ᱥᱚ ᱪᱷᱚᱥᱛᱚᱨᱤᱴᱤ ᱵᱷᱤᱰᱤᱭᱳ ᱚᱱᱟᱨᱮ ᱢᱮᱱᱟᱜᱼᱟ ᱚᱱᱟ ᱫᱩᱭ ᱦᱟᱡᱟᱨ ᱱᱚ ᱥᱚ ᱪᱷᱚᱥᱛᱚᱨᱤᱴᱤ ᱵᱷᱤᱰᱤᱭᱳ ᱨᱮ ᱠᱩᱲᱤ ᱫᱚ ᱡᱚᱛᱚ ᱵᱷᱮᱜᱟᱨ ᱵᱷᱮᱜᱟᱨ ᱠᱩᱲᱤ ᱢᱮᱱᱟᱜ ᱠᱚᱣᱟ ᱤᱠᱷᱟᱹᱱ ᱠᱚᱲᱟ ᱫᱚ ᱟᱡ ᱠᱟᱱ ᱜᱮᱭᱟᱭ ᱯᱨᱚᱡᱚᱞᱚᱱ ᱨᱮᱵᱷᱮᱱᱱᱟ ᱛᱚᱵᱮ ᱚᱱᱟ ᱵᱷᱤᱰᱤᱭᱳ ᱨᱮ ᱚᱱᱠᱟᱱᱟᱜ ᱠᱤᱪᱷᱤᱴᱟᱝ ᱵᱷᱤᱰᱤᱭᱳ ᱦᱚᱸ ᱢᱮᱱᱟᱜᱼᱟ ᱡᱟᱦᱟᱸ ᱫᱚ ᱟᱡ ᱟᱭᱳ ᱥᱚᱢᱟᱱ ᱦᱚᱲ ᱥᱟᱞᱟᱜ ᱦᱚᱸ ᱚᱱᱠᱟ ᱵᱮᱵᱟᱹᱲᱤᱡ ᱮ ᱠᱟᱹᱢᱤ ᱟᱠᱟᱫᱼᱟ ᱡᱟᱦᱟᱸ ᱫᱚ ᱚᱱᱟ ᱵᱷᱤᱰᱤᱭᱳ ᱨᱮ ᱢᱮᱱᱟᱜᱼᱟ ᱥᱟᱴᱷᱤᱭᱟᱹ ᱥᱚᱛᱩᱨᱤ ᱵᱚᱨᱥᱚ ᱨᱮᱱ ᱟᱭᱳ ᱞᱮᱠᱟᱱ ᱦᱚᱲ ᱥᱟᱞᱟᱜ ᱱᱚᱝᱠᱟᱱ ᱵᱮᱵᱟᱹᱲᱤᱡ ᱦᱚᱸᱭ ᱠᱟᱹᱢᱤ ᱟᱠᱟᱫ ᱜᱮᱭᱟ ᱛᱚᱵᱮ ᱚᱱᱟ ᱵᱷᱤᱰᱤᱭᱳ ᱨᱮ ᱡᱟᱦᱟᱸ ᱵᱷᱤᱰᱤᱭᱳ ᱧᱮᱞᱚᱜ ᱠᱟᱱᱟ ᱛᱚᱵᱮ ᱦᱚᱲ ᱠᱚ ᱢᱮᱱᱮᱫ ᱜᱮᱭᱟ ᱱᱚᱣᱟ ᱫᱚ ᱯᱷᱮᱠ ᱵᱷᱤᱰᱤᱭᱳ ᱠᱟᱱᱟ ᱟᱨ ᱱᱚᱣᱟ ᱫᱚ ᱠᱚᱢᱯᱩᱴᱟᱨ ᱛᱮ ᱵᱮᱱᱟᱣ ᱟᱠᱟᱱᱟ ᱛᱚᱵᱮ ᱚᱱᱠᱟᱱ ᱵᱷᱤᱰᱤᱭᱳ ᱢᱤᱢᱤᱫᱴᱟᱝ ᱢᱮᱱᱟᱜᱼᱟ ᱡᱟᱦᱟᱸ ᱫᱚ ᱯᱨᱚᱡᱚᱞᱚᱱ ᱛᱮᱠᱚᱲᱟ ᱨᱮᱱᱟᱝ ᱥᱟᱢᱟᱱ ᱚᱱᱟ ᱵᱷᱤᱰᱤᱭᱳ ᱨᱮᱦᱚᱸ ᱧᱮᱞᱚᱜ ᱠᱟᱱ ᱜᱮᱭᱟ ᱟᱨ ᱯᱩᱨᱟᱹ ᱚᱲᱟᱜ ᱚᱱᱟᱨᱮ ᱧᱮᱞ ᱪᱤᱱᱦᱟᱹᱜ ᱠᱟᱱ ᱜᱮᱭᱟ ᱛᱚᱵᱮ ᱚᱱᱟ ᱵᱷᱤᱰᱤᱭᱳ ᱧᱮᱞ ᱠᱟᱛᱮ ᱵᱟᱲᱟᱭᱚᱜ ᱠᱟᱱᱟ ᱚᱱᱟ ᱥᱟᱢᱟᱱ ᱠᱚ ᱧᱮᱞ ᱠᱟᱛᱮ ᱵᱟᱲᱟᱭᱚᱜ ᱠᱟᱱᱟ ᱱᱚᱣᱟ ᱫᱚ ᱥᱟᱹᱨᱤ ᱥᱟᱹᱨᱤ ᱵᱷᱤᱰᱤᱭᱳ ᱠᱟᱱ ᱜᱮᱭᱟ ᱠᱳᱱᱳ ᱥᱮ ᱯᱷᱮᱠ ᱵᱷᱤᱰᱤᱭᱳ ᱫᱚ ᱵᱟᱝ ᱠᱟᱱᱟ ᱛᱚᱵᱮ ᱱᱚᱰᱮ ᱠᱩᱠᱞᱤ ᱨᱟᱠᱟᱵᱼᱟ ᱡᱟᱦᱟᱸ ᱛᱤᱱᱟᱹᱝ ᱠᱩᱲᱤ ᱚᱱᱟ ᱨᱮᱠᱚ ᱥᱤᱠᱟᱨ ᱟᱠᱟᱱᱟ ᱵᱟᱝᱢᱟ ᱚᱱᱟ ᱱᱟᱦᱟᱪᱟᱨ ᱨᱮᱠᱚ ᱥᱤᱠᱟᱨ ᱟᱠᱟᱱᱟ ᱪᱮᱫ ᱩᱱᱠᱩ ᱫᱚ ᱠᱮᱥ ᱵᱟᱝ ᱠᱚ ᱮᱢ ᱞᱟᱜᱼᱟ ᱯᱟᱞᱮ ᱠᱮᱥ ᱠᱚ ᱮᱢ ᱠᱟᱜ ᱜᱮᱭᱟ ᱤᱠᱷᱟᱱ ᱡᱮᱦᱮᱛᱩ ᱱᱩᱭ ᱢᱟᱨᱟᱝ ᱯᱚᱞᱤᱴᱤᱠᱟᱞ ᱵᱮᱠᱜᱨᱟᱣᱩᱱᱰ ᱛᱟᱭ ᱢᱮᱱᱟᱜᱼᱟ ᱛᱚᱵᱮ ᱚᱱᱟ ᱤᱫᱤ ᱠᱟᱛᱮ ᱦᱚᱸ ᱱᱚᱣᱟ ᱠᱮᱥ ᱠᱚ ᱪᱷᱟᱹᱯᱤᱛ ᱠᱚᱜᱼᱟ ᱟᱨ ᱱᱚᱝᱠᱟ ᱦᱚᱸ ᱛᱟᱦᱮᱸ ᱠᱚᱜᱼᱟ ᱩᱱᱠᱩ ᱠᱩᱲᱤ ᱟᱡ ᱜᱩᱡᱩᱜ ᱨᱮᱱᱟᱝ ᱵᱟ ᱜᱚᱡ ᱨᱮᱱᱟᱝ ᱫᱷᱚᱢᱚᱠ ᱮᱢ ᱠᱟᱛᱮ ᱚᱱᱟ ᱦᱚᱲ ᱴᱷᱮᱱ ᱟᱞᱚ ᱠᱚ ᱥᱚᱫᱚᱨ ᱢᱟ ᱢᱮᱱᱛᱮ ᱦᱚᱸᱭ ᱢᱮᱱ ᱠᱟᱠᱚᱣᱟ ᱟᱨ ᱫᱷᱚᱢᱚᱠ ᱪᱚᱢᱚᱠ ᱦᱚᱸᱭ ᱮᱢ ᱠᱟᱠᱚᱣᱟ ᱢᱮᱱᱛᱮ ᱥᱟᱢᱟᱝ ᱛᱮ ᱠᱷᱚᱵᱚᱨ ᱥᱮᱴᱮᱨᱚᱜ ᱠᱟᱱᱟ ᱛᱚᱵᱮ ᱡᱟᱦᱟᱸ ᱞᱮᱠᱟᱧ ᱞᱟᱹᱭ ᱠᱮᱜᱼᱟ ᱢᱤᱫᱴᱤᱡ ᱵᱟᱝ ᱵᱟᱨᱭᱟ ᱵᱟᱝ ᱯᱮᱭᱟ ᱵᱟᱝ ᱯᱩᱨᱟᱹ ᱫᱩᱭ ᱦᱟᱡᱟᱨ ᱱᱚ ᱥᱚ ᱪᱷᱚᱥᱛᱚᱨᱤ ᱴᱤ ᱵᱷᱤᱰᱤᱭᱳ ᱚᱱᱠᱟ ᱢᱮᱱᱟᱜᱼᱟ ᱟᱨᱦᱚᱸ ᱱᱚᱰᱮ ᱠᱟᱛᱷᱟ ᱨᱟᱠᱟᱵ ᱠᱟᱱᱟ ᱠᱩᱲᱤ ᱠᱚ ᱯᱟᱞᱮᱱ ᱵᱟᱝ ᱠᱚ ᱠᱮᱥ ᱠᱟᱜᱼᱟ ᱵᱟᱝ ᱠᱚ ᱞᱟᱹᱭ ᱠᱟᱜᱼᱟ ᱛᱚᱵᱮ ᱦᱩᱭ ᱠᱚᱜᱼᱟ ᱚᱱᱟ ᱦᱚᱸ ᱦᱩᱭ ᱠᱚᱜ ᱫᱟᱲᱮ ᱠᱚᱜ ᱜᱮᱭᱟ ᱪᱮᱫᱟᱜ ᱪᱮ ᱚᱠᱚᱭ ᱟᱡᱟᱜ ᱤᱡᱚᱛ ᱨᱮᱱᱟᱝ ᱠᱟᱛᱷᱟ ᱵᱟᱦᱨᱮ ᱨᱮ ᱥᱚᱫᱚᱨᱟᱭ ᱛᱚᱵᱮ ᱡᱟᱦᱟᱸ ᱛᱤᱱᱟᱹᱝ ᱚᱱᱟ ᱵᱷᱤᱰᱤᱭᱳ ᱨᱮ ᱠᱩᱲᱤ ᱠᱚ ᱢᱮᱱᱟᱜ ᱠᱚ ᱩᱱᱠᱩ ᱫᱚ ᱡᱚᱛᱚ ᱥᱚᱨᱠᱟᱨᱤ ᱚᱯᱷᱤᱥᱚᱨ ᱠᱟᱱᱟ ᱠᱚ ᱵᱟᱝᱢᱟ ᱥᱚᱨᱠᱟᱨᱤ ᱨᱮᱠᱚ ᱪᱟᱹᱠᱨᱤᱭᱟᱠᱚ ᱥᱚᱨᱠᱟᱨᱤ ᱨᱮᱠᱚ ᱠᱟᱹᱢᱤᱭᱟ ᱡᱟᱦᱟᱸ ᱫᱚ ᱯᱩᱞᱤᱥ ᱰᱟᱠᱛᱚᱨ ᱴᱤᱪᱚᱨ ᱜᱨᱟᱢ ᱯᱚᱧᱪᱟᱭᱮᱛ ᱨᱤᱱ ᱥᱮᱵᱚᱠᱚ ᱚᱱᱠᱟᱱ ᱠᱚ ᱡᱟᱦᱟᱸ ᱛᱤᱱᱟᱹᱝ ᱡᱚᱛᱚ ᱥᱚᱨᱠᱟᱨᱤ ᱢᱮᱱᱟᱜ ᱠᱚᱣᱟ ᱵᱟ ᱥᱚᱨᱠᱟᱨᱤ ᱪᱟᱹᱠᱨᱤ ᱟᱠᱟᱫ ᱠᱚ ᱚᱱᱠᱟᱱ ᱠᱩᱲᱤ ᱜᱮ ᱥᱤᱠᱟᱨ ᱟᱠᱟᱫ ᱠᱚᱣᱟᱭ ᱛᱚᱵᱮ ᱱᱚᱰᱮ ᱛᱮᱦᱮᱧ ᱢᱟᱨᱟᱝ ᱠᱟᱛᱷᱟ ᱨᱟᱠᱟᱵ ᱠᱟᱱᱟ ᱡᱚᱫᱤ ᱦᱩᱱᱟᱹᱝ ᱱᱩᱭ ᱢᱤᱫ ᱢᱩᱥᱚᱞᱢᱟᱱ ᱠᱚᱲᱟᱭ ᱦᱩᱭ ᱠᱚᱜ ᱮᱠᱷᱟᱱ ᱟᱵᱚ ᱱᱚᱣᱟ ᱢᱤᱰᱤᱭᱟ ᱵᱟᱝᱢᱟ ᱱᱚᱣᱟ ᱟᱵᱚ ᱜᱳᱫᱤ ᱢᱤᱰᱤᱭᱟ ᱯᱩᱨᱟᱹ ᱦᱩᱱᱟᱹᱝ ᱱᱚᱣᱟ ᱫᱤᱥᱚᱢᱮ ᱦᱩᱞᱪᱩᱞ ᱩᱛᱟᱹᱨ ᱠᱮᱭᱟ ᱡᱮᱦᱮᱛᱩ ᱱᱩᱭ ᱢᱤᱫᱴᱤᱡ ᱢᱩᱥᱚᱞᱢᱟᱱ ᱮ ᱵᱟᱝ ᱠᱟᱱᱟ ᱟᱨ ᱮ ᱦᱤᱱᱫᱩ ᱠᱟᱱ ᱜᱮᱭᱟ ᱛᱚᱵᱮ ᱱᱚᱣᱟ ᱠᱷᱚᱵᱚᱨ ᱟᱯᱮ ᱠᱚ ᱴᱷᱮᱱ ᱵᱟᱝ ᱥᱮᱴᱮᱨ ᱠᱚᱜᱼᱟ ᱟᱨ ᱱᱩᱭ ᱯᱨᱚᱡᱚᱞᱞᱟ ᱨᱮᱵᱷᱮᱱᱱᱟ ᱱᱩᱭ ᱫᱚ ᱵᱤᱡᱮᱯᱤ ᱟᱜ ᱴᱤᱠᱮᱴ ᱠᱷᱚᱱ ᱮᱢᱯᱤ ᱛᱤᱸᱜᱩ ᱟᱛᱮ ᱱᱤᱛᱚᱝ ᱮ ᱞᱟᱹᱲᱦᱟᱹᱭ ᱟᱠᱟᱫᱼᱟ ᱟᱨ ᱱᱚᱣᱟ ᱠᱷᱚᱵᱚᱨ ᱡᱟᱦᱟᱸ ᱛᱤᱱ ᱨᱮ ᱥᱟᱢᱟᱝ ᱛᱮ ᱛᱟᱦᱮᱸ ᱥᱮᱴᱮᱨᱮᱱᱟ ᱱᱤᱛᱚᱜ ᱫᱚ ᱡᱚᱨᱢᱟᱱᱤ ᱛᱮ ᱧᱤᱨ ᱟᱠᱟᱱᱟᱭ᱾ ᱛᱚᱵᱮ ᱢᱟᱨᱟᱝ ᱢᱟᱨᱟᱝ ᱦᱚᱲ ᱫᱚ ᱱᱚᱝᱠᱟ ᱜᱮ ᱵᱮᱵᱟᱹᱲᱤᱡ ᱠᱚ ᱠᱟᱹᱢᱤᱭᱟ ᱟᱨ ᱵᱟᱦᱨᱮ ᱫᱤᱥᱚᱢ ᱛᱮᱠᱚ ᱧᱤᱨ ᱥᱮᱱᱚᱜᱼᱟ᱾ ᱡᱚᱫᱤ ᱦᱩᱱᱟᱹᱝ ᱱᱩᱭ ᱟᱵᱚ ᱞᱮᱠᱟᱱ ᱨᱮᱸᱜᱮᱡ ᱮ ᱛᱟᱦᱮᱸ ᱠᱟᱱ ᱮᱠᱷᱟᱱ ᱦᱩᱱᱟᱹᱝ ᱪᱮᱫ ᱱᱚᱝᱠᱟ ᱜᱮ ᱦᱩᱭ ᱫᱟᱲᱮ ᱠᱚᱜᱼᱟ? ᱟᱨ ᱱᱚᱶᱟ ᱪᱮᱛᱟᱱ ᱨᱮ ᱠᱩᱠᱞᱤ ᱨᱟᱠᱟᱵ ᱠᱟᱱᱟ ᱡᱚᱫᱤ ᱱᱩᱭ ᱱᱚᱝᱠᱟᱱᱟᱜ ᱠᱟᱹᱢᱤ ᱛᱟᱭ ᱥᱚᱫᱚᱨ ᱮᱱᱟ ᱮᱱᱛᱮ ᱨᱮᱦᱚᱸ ᱵᱷᱟᱨᱚᱛ ᱥᱚᱨᱠᱟᱨ ᱪᱮᱫ ᱪᱮᱠᱟ ᱟᱡᱟᱜ ᱯᱟᱥᱯᱳᱨᱴ ᱛᱟᱭ ᱵᱟᱭ ᱨᱚᱫᱽᱫᱚ ᱞᱮᱫᱼᱟ? ᱛᱚᱵᱮ ᱱᱚᱝᱠᱟᱱᱟᱜ ᱪᱤᱛᱟᱹᱨ ᱦᱚᱸ ᱥᱟᱢᱟᱝ ᱛᱮ ᱦᱤᱡᱩᱜ ᱠᱟᱱᱟ ᱱᱩᱭᱟᱜ ᱫᱚ ᱢᱳᱫᱤ ᱥᱟᱞᱟᱜ ᱰᱟᱭᱨᱮᱠᱴ ᱞᱤᱝᱠ ᱛᱟᱭ ᱢᱮᱱᱟᱜᱼᱟ᱾ ᱟᱨ ᱢᱳᱫᱤᱭᱟᱜ ᱯᱟᱨᱴᱤ ᱠᱷᱚᱱ ᱜᱮ ᱴᱤᱠᱮᱴ ᱧᱟᱢ ᱠᱟᱛᱮ ᱮᱢᱯᱤ ᱨᱮ ᱛᱤᱸᱜᱩ ᱟᱠᱟᱱᱟᱭ᱾ ᱛᱚᱵᱮ ᱪᱮᱫ ᱢᱳᱫᱤ ᱥᱚᱨᱠᱟᱨ ᱱᱩᱭ ᱟᱲᱟᱜ ᱟᱭᱟᱭ ᱪᱮ ᱥᱟᱵᱮᱭᱟᱭ? ᱡᱟᱦᱟᱸ ᱞᱮᱠᱟᱧ ᱞᱟᱹᱭ ᱠᱮᱫᱼᱟ, ᱟᱯᱮ ᱨᱤᱱ ᱮᱢᱮᱞᱮ ᱟᱨ ᱮᱢᱯᱤ ᱦᱚᱸ ᱱᱚᱝᱠᱟᱱ ᱠᱟᱹᱢᱤ ᱨᱮ ᱞᱤᱯᱛᱚ ᱵᱟᱹᱱᱩᱜ ᱠᱚᱣᱟ ᱛᱚ, ᱛᱚ ᱵᱟᱰᱟᱭ ᱠᱟᱛᱮ ᱵᱷᱳᱴ ᱯᱮ ᱮᱢᱟ᱾ ᱛᱚᱵᱮ ᱵᱷᱤᱰᱤᱭᱳ ᱨᱮᱱᱟᱜ ᱮᱛᱚᱦᱚᱵ ᱨᱮ ᱡᱟᱦᱟᱸ ᱯᱮᱱᱰᱨᱟᱭᱤᱵᱽ ᱠᱟᱛᱷᱟᱧ ᱞᱟᱹᱭ ᱠᱮᱫᱼᱟ, ᱚᱱᱟ ᱫᱚ ᱚᱠᱚᱭ ᱟᱹᱜᱩ ᱠᱮᱫᱼᱟ ᱟᱨ ᱚᱠᱚᱭ ᱥᱚᱫᱚᱨ ᱠᱮᱫᱼᱟ? ᱛᱚᱵᱮ ᱫᱮᱞᱟ ᱵᱚᱱ ᱵᱟᱰᱟᱭ ᱞᱮᱜᱮ᱾ ᱛᱚ ᱠᱷᱚᱵᱚᱨ ᱫᱚ ᱱᱚᱝᱠᱟ ᱟᱸᱡᱚᱢᱚᱜ ᱠᱟᱱᱟ ᱟᱠᱚ ᱯᱨᱚᱡᱚᱞᱚᱱ ᱛᱮᱠᱩᱭᱤᱡ ᱰᱨᱟᱭᱵᱷᱚᱨ ᱵᱟᱝᱢᱟ ᱟᱠᱚᱭᱤᱡ ᱯᱷᱮᱢᱤᱞᱤ ᱰᱨᱟᱭᱵᱷᱚᱨ ᱩᱱᱤ ᱫᱚ ᱯᱨᱚᱡᱚᱞᱚᱱ ᱥᱟᱞᱟᱜ ᱟᱹᱰᱤ ᱜᱮ ᱛᱟᱹᱠᱤᱱ ᱫᱩᱥᱛᱤ ᱛᱟᱦᱮᱸ ᱠᱟᱱᱟ ᱟᱹᱰᱤ ᱜᱮ ᱛᱟᱹᱠᱤᱱ ᱡᱚᱴᱟᱣ ᱥᱟᱹᱜᱟᱹᱭ ᱛᱟᱦᱮᱸ ᱠᱟᱱᱟ᱾ ᱩᱱᱤ ᱰᱨᱟᱭᱵᱷᱚᱨ ᱫᱚ ᱱᱩᱠᱩ ᱚᱲᱟᱜ ᱨᱮᱱᱟᱝ ᱡᱚᱛᱚᱣᱟᱜ ᱮ ᱵᱟᱰᱟᱭ ᱛᱟᱦᱮᱸᱫ ᱟᱨ ᱯᱨᱚᱡᱚᱞᱚᱱ ᱟᱜ ᱠᱟᱹᱢᱤ ᱠᱟᱡᱽ ᱦᱚᱸ ᱡᱚᱛᱚᱣᱟᱜ ᱮ ᱵᱟᱰᱟᱭ ᱛᱟᱦᱮᱸᱫ᱾ ᱛᱚᱵᱮ ᱱᱩᱭ ᱰᱨᱟᱭᱵᱷᱚᱨ ᱟᱨ ᱱᱩᱠᱩ ᱯᱨᱚᱡᱚᱞᱚᱱ ᱛᱮᱠᱚᱣᱟᱜ ᱯᱚᱨᱤᱵᱟᱨ ᱵᱷᱤᱛᱨᱤ ᱨᱮ ᱢᱤᱫᱴᱟᱹᱝ ᱚᱱᱠᱟ ᱜᱮ ᱪᱮᱫ ᱚᱴᱠᱮᱴᱚᱬᱮ ᱪᱚ ᱚᱰᱚᱠ ᱮᱱᱟ ᱟᱨ ᱱᱩᱭ ᱫᱚ ᱚᱱᱟ ᱰᱨᱟᱭᱵᱷᱚᱨ ᱪᱟᱹᱠᱨᱤ ᱠᱷᱚᱱ ᱦᱚᱸ ᱠᱚ ᱵᱤᱫᱟᱹ ᱠᱮᱫᱮᱭᱟ ᱟᱨ ᱜᱚᱡ ᱨᱮᱱᱟᱝ ᱫᱷᱚᱢᱚᱠ ᱪᱚᱢᱚᱠ ᱦᱚᱸ ᱠᱚ ᱮᱢᱟ ᱦᱟᱫ ᱫᱮᱭᱟ᱾ ᱛᱚᱵᱮ ᱩᱱᱤ ᱫᱚ ᱛᱤᱥ ᱨᱮᱪᱚᱝ ᱯᱨᱚᱡᱚᱞᱚᱱ ᱟᱜ ᱯᱮᱱᱰᱨᱟᱭᱤᱵᱷ ᱠᱷᱚᱱ ᱡᱚᱛᱚ ᱵᱷᱤᱰᱤᱭᱳ ᱟᱡ ᱮ ᱠᱚᱯᱤ ᱠᱮᱫᱼᱟ ᱟᱨ ᱴᱷᱤᱠ ᱱᱚᱜᱼᱚᱭ ᱤᱞᱮᱠᱥᱚᱱ ᱢᱟᱬᱟᱝ ᱨᱮ ᱱᱚᱣᱟᱭ ᱥᱚᱫᱚᱨ ᱠᱮᱫᱼᱟ᱾ ᱛᱚᱵᱮ ᱱᱚᱣᱟ ᱢᱟ ᱵᱟᱯ ᱵᱟᱨ ᱯᱮ ᱥᱮᱨᱢᱟ ᱨᱮᱱᱟᱝ ᱠᱟᱛᱷᱟ ᱠᱟᱱᱟ ᱡᱟᱦᱟᱸ ᱛᱤᱥ ᱨᱮ ᱟᱡ ᱮ ᱵᱷᱤᱰᱤᱭᱳ ᱠᱚᱭ ᱠᱚᱯᱤ ᱞᱟᱜᱼᱟ᱾ ᱛᱚᱵᱮ ᱤᱱᱟᱹ ᱯᱚᱨᱮ ᱱᱤᱛᱚᱝ ᱫᱷᱟᱹᱨᱤᱡ ᱛᱮ ᱯᱨᱚᱡᱚᱞᱚᱱ ᱟᱨ ᱛᱤᱱᱟᱹᱜ ᱮ ᱪᱮᱫ ᱠᱚᱭ ᱪᱤᱠᱟᱹ ᱠᱟᱜᱼᱟ ᱚᱱᱟ ᱢᱟ ᱟᱡ ᱜᱮ ᱵᱟᱰᱟᱭᱟᱭ ᱢᱮᱱᱛᱮ ᱠᱟᱛᱷᱟ ᱨᱟᱠᱟᱵᱚᱜ ᱠᱟᱱᱟ᱾ ᱛᱚᱵᱮ ᱡᱟᱦᱟᱸ ᱫᱩᱭ ᱦᱟᱡᱟᱨ ᱱᱚ ᱥᱚ ᱪᱷᱚᱥᱛᱚᱨᱤ ᱴᱤ ᱠᱷᱚᱱ ᱯᱟᱞᱮᱱ ᱱᱤᱛᱚᱜ ᱫᱚ ᱛᱤᱱᱤ ᱦᱟᱡᱟᱨ ᱫᱚ ᱯᱮᱨᱮᱡ ᱠᱚᱜ ᱜᱮᱭᱟ᱾ ᱛᱚᱵᱮ ᱤᱧ ᱱᱚᱰᱮ ᱟᱯᱮ ᱴᱷᱮᱱᱤᱧ ᱱᱮᱦᱚᱨᱚᱜᱼᱟ ᱟᱯᱮ ᱡᱟᱦᱟᱸᱭ ᱵᱷᱩᱴ ᱯᱮ ᱮᱢᱟ ᱠᱚ ᱠᱟᱱ ᱩᱱᱠᱩ ᱟᱯᱮ ᱵᱟᱰᱟᱭ ᱠᱟᱛᱮ ᱮᱢᱟ ᱠᱚᱯᱮ ᱟᱨ ᱱᱤᱭᱟᱹ ᱫᱷᱟᱣ ᱫᱚ ᱡᱚᱛᱚ ᱦᱚᱲ ᱜᱮ ᱵᱷᱳᱴ ᱫᱚ ᱮᱢ ᱢᱟ ᱟᱨ ᱱᱚᱣᱟ ᱜᱚᱬᱚᱛᱚᱱᱛᱨᱚ ᱵᱟᱧᱪᱟᱣ ᱫᱚᱦᱚᱭ ᱢᱟ ᱛᱚᱵᱮ ᱛᱮᱦᱮᱧᱟᱜ ᱵᱷᱤᱰᱤᱭᱳ ᱠᱷᱚᱱ ᱵᱤᱫᱟᱹᱭ ᱤᱧ ᱤᱫᱤᱭᱮᱜᱼᱟ ᱡᱚᱦᱟᱨ᱾